ᱟᱨ ᱵᱷᱤᱰᱤᱭᱳ ᱱᱟᱦᱟᱜ ᱛᱚᱵᱮ ᱯᱩᱨᱟᱹ ᱧᱮᱞ ᱢᱩᱪᱟᱹᱫ ᱯᱮ ᱱᱟᱦᱟᱜ ᱯᱮ ᱴᱷᱤᱠᱟᱹᱭᱟ ᱛᱚᱵᱮ ᱡᱟᱦᱟᱸ ᱞᱮᱠᱟ ᱪᱟᱞᱟᱜ ᱠᱟᱱᱟ ᱚᱞᱪᱤᱠᱤ ᱠᱚᱱᱴᱨᱳᱵᱷᱟᱨᱥᱤ ᱡᱟᱦᱟᱸᱭ ᱠᱚ ᱵᱤᱨᱳᱫᱮᱜᱼᱟ ᱩᱱᱠᱩ ᱢᱟ ᱢᱩᱲᱚ ᱨᱮ ᱢᱟᱱᱮ ᱚᱞᱪᱤᱠᱤ ᱜᱮ ᱵᱟᱝ ᱠᱚ ᱪᱮᱫ ᱟᱠᱟᱫᱼᱟ ᱵᱟᱝ ᱠᱚ ᱵᱟᱰᱟᱭ ᱟᱠᱟᱫᱼᱟ ᱚᱱᱟᱛᱮ ᱩᱱᱠᱩ ᱠᱚ ᱵᱤᱨᱳᱫᱮᱜᱼᱟ ᱱᱚᱣᱟ ᱫᱚ ᱥᱟᱹᱨᱤ ᱠᱟᱛᱷᱟ ᱠᱟᱱᱟ ᱩᱱᱠᱩ ᱫᱚ ᱚᱞᱪᱤᱠᱤ ᱪᱮᱫ ᱠᱟᱱᱟ ᱚᱞᱪᱤᱠᱤ ᱛᱮ ᱛᱤᱱᱟᱹᱜ ᱜᱟᱱ ᱚᱞ ᱜᱟᱱᱚᱜ ᱠᱟᱱᱟ ᱪᱮ ᱵᱟᱝᱟ ᱢᱟᱱᱮ ᱢᱤᱫᱴᱤᱡ ᱚᱱᱟ ᱚᱞᱪᱤᱠᱤ ᱨᱮᱭᱟᱜ ᱚᱱᱟ ᱚ ᱚᱠᱠᱷᱚᱨ ᱡᱟᱦᱟᱸ ᱢᱮᱱᱟᱜᱼᱟ ᱚ ᱡᱟᱦᱟᱸ ᱛᱟᱵᱚ ᱢᱮᱱᱟᱜᱼᱟ ᱱᱟᱦᱟᱜ ᱪᱤᱠᱤ ᱚᱱᱟ ᱦᱚᱸ ᱵᱟᱠᱚ ᱵᱟᱰᱟᱭᱟ ᱱᱩᱠᱩ ᱫᱚ ᱟᱨ ᱠᱚ ᱵᱤᱨᱳᱫᱮᱜᱼᱟ ᱛᱚᱵᱮ ᱡᱟᱦᱟᱸ ᱛᱤᱱᱟᱹᱜ ᱠᱚ ᱵᱤᱨᱳᱫᱮᱜᱼᱟ ᱩᱱᱠᱩ ᱚᱞᱪᱤᱠᱤ ᱪᱮᱫ ᱠᱚᱢᱟ ᱤᱧᱟᱹᱜ ᱢᱮᱱᱛᱮ ᱩᱱᱠᱩ ᱴᱷᱮᱱ ᱚᱞᱪᱤᱠᱤ ᱥᱮᱴᱮᱨ ᱢᱟ ᱩᱱᱠᱩ ᱵᱟᱝᱠᱚ ᱵᱟᱰᱟᱭ ᱟᱠᱟᱫᱼᱟ ᱱᱤᱛᱚᱜ ᱫᱷᱟᱹᱨᱤᱡ ᱩᱱᱠᱩ ᱵᱟᱝᱠᱚ ᱵᱟᱰᱟᱭ ᱟᱠᱟᱫᱼᱟ ᱟᱨ ᱡᱩᱫᱤ ᱱᱚᱝᱠᱟᱱ ᱡᱤᱱᱤᱥ ᱠᱟᱱᱟ ᱡᱮ ᱵᱟᱝᱟ ᱩᱱᱠᱩ ᱚᱞᱪᱤᱠᱤ ᱜᱮ ᱵᱟᱝ ᱪᱮᱫᱚᱜ ᱥᱟᱱᱟᱭᱮᱫ ᱠᱚᱣᱟ ᱮᱠᱷᱟᱱ ᱚᱱᱟ ᱢᱟ ᱟᱵᱚ ᱢᱟ ᱟᱨ ᱪᱮᱫ ᱵᱟᱵᱚ ᱢᱮᱱ ᱫᱟᱲᱮᱭᱟᱜᱼᱟ ᱚᱠᱚᱭ ᱵᱟᱭ ᱪᱮᱫᱚᱜ ᱥᱟᱱᱟᱭᱮ ᱠᱟᱱᱟ ᱩᱱᱤ ᱢᱟ ᱵᱟᱢ ᱵᱚᱲᱦᱮ ᱫᱟᱲᱮᱭᱟᱭᱟ ᱡᱮ ᱵᱟᱝ ᱟᱢ ᱪᱮᱫᱚᱜ ᱢᱮ ᱢᱮᱱᱛᱮ ᱡᱩᱫᱤ ᱩᱱᱤ ᱵᱟᱰᱟᱭ ᱥᱟᱱᱟᱭᱮ ᱠᱟᱱᱟ ᱡᱮ ᱵᱟᱝ ᱚᱞᱪᱤᱠᱤ ᱛᱮ ᱥᱟᱹᱨᱤ ᱚᱞ ᱜᱟᱱᱚᱜ ᱠᱟᱱᱟ ᱪᱮ ᱵᱟᱝᱟ ᱮᱠᱷᱟᱱ ᱫᱚ ᱪᱮᱫ ᱦᱩᱭᱩᱜ ᱛᱟᱭᱟ ᱮᱛᱚᱦᱚᱵ ᱡᱤᱱᱤᱥ ᱱᱚᱣᱟ ᱟᱨ ᱚᱞᱪᱤᱠᱤ ᱵᱟᱢ ᱵᱟᱰᱟᱭ ᱠᱟᱜᱼᱟᱢ ᱮᱛᱚᱦᱚᱵ ᱠᱷᱚᱱ ᱜᱮ ᱟᱨᱮᱢ ᱢᱮᱱᱟ ᱚᱞᱪᱤᱠᱤ ᱛᱮᱫᱚ ᱵᱟᱝ ᱜᱟᱱᱚᱜᱼᱟ ᱚᱞ ᱚᱱᱠᱟ ᱫᱚ ᱵᱟᱝᱟ ᱡᱟᱦᱟᱸᱭ ᱛᱟᱵᱚ ᱯᱮ ᱵᱤᱨᱳᱫᱮᱜᱼᱟ ᱯᱮ ᱟᱯᱮ ᱢᱟᱲᱟᱝ ᱚᱞᱪᱤᱠᱤ ᱪᱮᱫ ᱞᱮᱱ ᱯᱮ ᱵᱟᱰᱟᱭ ᱞᱮᱯᱮ ᱤᱱᱟᱹ ᱯᱚᱨᱮ ᱛᱟᱵᱚ ᱵᱤᱨᱳᱫᱷ ᱯᱮ ᱡᱩᱫᱤ ᱵᱟᱭ ᱜᱟᱱᱚᱜ ᱠᱟᱱᱟ ᱮᱠᱷᱟᱱ ᱚᱠᱟᱨᱮ ᱥᱩᱫᱷᱟᱹᱨ ᱠᱟᱛᱷᱟ ᱵᱚ ᱥᱩᱫᱷᱟᱹᱨ ᱠᱷᱟᱱ ᱯᱟᱪᱮᱫ ᱮᱠᱷᱟᱱ ᱫᱚᱵᱚ ᱢᱮᱱ ᱫᱟᱲᱮᱭᱟᱜᱼᱟ ᱠᱤᱱᱛᱩ ᱤᱧ ᱡᱟᱦᱟᱸ ᱛᱤᱱᱟᱹᱜ ᱤᱧ ᱵᱟᱰᱟᱭ ᱟᱠᱟᱜᱼᱟ ᱟᱨ ᱤᱧ ᱦᱤᱥᱟᱹᱵ ᱛᱮᱫᱚ ᱚᱞᱪᱤᱠᱤ ᱨᱮ ᱠᱳᱱᱳ ᱥᱮ ᱥᱩᱫᱷᱟᱹᱨ ᱜᱮ ᱵᱟᱹᱪᱩᱜ ᱟᱹᱱᱤᱡ ᱡᱟᱦᱟᱸ ᱛᱤᱱᱟᱹᱜ ᱫᱚᱨᱠᱟᱨ ᱞᱟᱱᱟ ᱛᱟᱦᱮᱸ ᱥᱩᱫᱷᱟᱹᱨ ᱚᱱᱟ ᱫᱚ ᱢᱟᱲᱟᱝ ᱨᱮᱜᱮ ᱠᱚ ᱥᱩᱫᱷᱟᱹᱨ ᱡᱩᱛ ᱟᱠᱟᱜᱼᱟ ᱛᱚᱵᱮ ᱱᱚᱝᱠᱟᱱ ᱠᱟᱛᱷᱟ ᱛᱚᱵᱮ ᱛᱮᱦᱮᱧᱟᱜ ᱵᱷᱤᱰᱤᱭᱳ ᱫᱚ ᱦᱟᱸᱜ ᱱᱚᱣᱟ ᱵᱟᱨᱮ ᱛᱮᱵᱚ ᱠᱟᱛᱷᱟ ᱠᱟᱱᱟ ᱟᱨ ᱡᱟᱦᱟᱸ ᱠᱚ ᱛᱟᱵᱚ ᱚᱞᱪᱤᱠᱤ ᱠᱤᱛᱟᱹᱵ ᱫᱚᱨᱠᱟᱨᱚᱜ ᱠᱟᱱᱟ ᱱᱟᱦᱟᱜ ᱵᱚᱱ ᱵᱟᱝᱢᱟ ᱯᱚᱛᱚᱵ ᱵᱚ ᱫᱚᱨᱠᱟᱨᱚᱜ ᱠᱟᱱᱟ ᱚᱞᱪᱤᱠᱤ ᱨᱮᱭᱟᱜ ᱛᱚᱵᱮ ᱤᱧ ᱦᱳᱣᱟᱴᱥᱟᱯ ᱤᱧ ᱯᱮ ᱛᱟᱵᱚᱱ ᱦᱳᱣᱟᱴᱥᱟᱯ ᱱᱚᱢᱵᱚᱨ ᱢᱟ ᱦᱟᱸᱜ ᱱᱚᱣᱟ ᱭᱩᱴᱩᱵᱽ ᱨᱮ ᱢᱮᱱᱟᱜ ᱜᱮᱭᱟ ᱵᱟᱠᱷᱟᱱ ᱱᱚᱰᱮᱧ ᱮᱢᱮᱫᱼᱟ ᱱᱟᱦᱟᱜ ᱡᱟᱦᱟᱸ ᱛᱤᱱᱟᱹᱜ ᱛᱟᱵᱚᱱ ᱦᱟᱸᱜ ᱫᱚᱨᱠᱟᱨ ᱚᱞᱪᱤᱠᱤ ᱵᱚᱦᱤ ᱵᱟ ᱠᱤᱛᱟᱹᱵ ᱟᱨ ᱱᱚᱣᱟ ᱜᱮ ᱠᱩᱥᱤ ᱠᱷᱚᱵᱚᱨ ᱠᱟᱱᱟ ᱡᱮ ᱤᱧ ᱪᱟᱞᱟᱜ ᱞᱟᱹᱜᱤᱫ ᱜᱟᱯᱟ ᱡᱚᱜ ᱛᱮᱦᱮᱧ ᱦᱟᱸᱜ ᱤᱧ ᱵᱮᱱᱟᱣᱮᱫᱼᱟ ᱫᱚᱥ ᱛᱟᱹᱨᱤᱠᱷ ᱵᱷᱤᱰᱤᱭᱳ ᱜᱟᱯᱟ ᱦᱩᱭᱩᱜ ᱠᱟᱱᱟ ᱮᱜᱟᱨ ᱛᱟᱹᱨᱤᱠᱷ ᱮᱜᱟᱨ ᱛᱟᱹᱨᱤᱠᱷ ᱤᱧ ᱪᱟᱞᱟᱜ ᱞᱟᱹᱜᱤᱫ ᱤᱧ ᱟᱵᱚ ᱯᱚᱱᱰᱤᱛ ᱨᱚᱜᱷᱩᱱᱟᱛᱷ ᱢᱩᱨᱢᱩ ᱛᱤᱠᱤᱱᱟᱜ ᱡᱟᱱᱟᱢ ᱫᱤᱥᱚᱢ ᱰᱟᱸᱰᱵᱳᱥ ᱢᱚᱭᱩᱨᱵᱷᱚᱸᱡᱽ ᱛᱚᱵᱮ ᱟᱨ ᱚᱸᱰᱮ ᱱᱟᱦᱟᱜ ᱪᱮᱫ ᱦᱩᱭᱩᱜ ᱠᱟᱱᱟ ᱚᱱᱟ ᱢᱟ ᱱᱟᱦᱟᱜ ᱠᱤᱪᱷᱩᱴᱟᱝ ᱯᱮ ᱵᱟᱰᱟᱭ ᱟᱠᱟᱜᱼᱟ ᱟᱨ ᱡᱩᱫᱤ ᱵᱟᱝ ᱯᱮ ᱵᱟᱰᱟᱭ ᱟᱠᱟᱜᱼᱟ ᱤᱧ ᱫᱚ ᱵᱟᱹᱧ ᱞᱟᱹᱭᱮᱫᱼᱟ ᱱᱟᱦᱟᱜ ᱟᱯᱮ ᱛᱟᱵᱚ ᱠᱚᱢᱮᱱᱴ ᱯᱮ ᱚᱠᱚᱭ ᱠᱚᱯᱮ ᱵᱟᱰᱟᱭ ᱟᱠᱟᱫᱼᱟ ᱚᱸᱰᱮ ᱪᱮᱫ ᱦᱩᱭᱩᱜ ᱞᱟᱹᱜᱤᱫ ᱟᱨ ᱡᱟᱦᱟᱸ ᱛᱤᱱᱟᱹᱜ ᱱᱟᱦᱟᱜ ᱵᱷᱤᱰᱤᱭᱳ ᱚᱸᱰᱮ ᱱᱟᱜ ᱦᱤᱡᱩᱜᱼᱟ ᱚᱱᱟ ᱪᱮᱱᱮᱞ ᱫᱚ ᱱᱟᱦᱟᱜ ᱱᱚᱰᱮ ᱫᱚ ᱵᱟᱭ ᱚᱱᱟ ᱵᱷᱤᱰᱤᱭᱳ ᱫᱚ ᱱᱟᱦᱟᱜ ᱱᱚᱣᱟ ᱪᱮᱱᱮᱞ ᱨᱮᱫᱚ ᱵᱟᱭ ᱦᱤᱡᱩᱜᱼᱟ ᱚᱱᱟ ᱫᱚ ᱵᱞᱚᱜ ᱵᱷᱤᱰᱤᱭᱳ ᱢᱤᱫᱴᱤᱡ ᱵᱞᱚᱜ ᱪᱮᱱᱮᱞ ᱢᱮᱱᱟᱜᱼᱟ ᱛᱚᱵᱮ ᱜᱟᱯᱟ ᱦᱟᱜ ᱥᱚᱢᱯᱩᱨᱱᱚ ᱵᱷᱤᱰᱤᱭᱳ ᱚᱱᱟ ᱵᱞᱚᱜ ᱪᱮᱱᱮᱞ ᱨᱮ ᱛᱟᱦᱮᱱᱟ ᱛᱚᱵᱮ ᱚᱠᱚᱭ ᱠᱚ ᱵᱞᱚᱜ ᱯᱮ ᱧᱮᱞ ᱥᱟᱱᱟ ᱯᱮ ᱜᱮᱭᱟ ᱟᱨ ᱯᱮ ᱠᱩᱥᱤᱭᱟᱜᱼᱟ ᱵᱞᱚᱜ ᱛᱚᱵᱮ ᱱᱚᱰᱮ ᱱᱟᱦᱟᱜ ᱛᱤᱧ ᱵᱞᱚᱜ ᱨᱮᱭᱟᱜ ᱤᱭᱟᱹᱧ ᱮᱢ ᱠᱟᱜ ᱠᱟᱱᱟ ᱰᱮᱥᱠᱨᱤᱯᱥᱚᱱ ᱨᱮ ᱟᱨ ᱵᱟᱠᱷᱟᱱ ᱱᱚᱰᱮ ᱦᱚᱸ ᱤᱧ ᱢᱮᱱᱥᱚᱱᱮᱜᱼᱟ ᱵᱞᱚᱜ ᱪᱮᱱᱮᱞ ᱧᱩᱛᱩᱢ ᱤᱧᱟᱹᱜ ᱧᱩᱛᱩᱢ ᱜᱮ ᱱᱚᱝᱠᱟ ᱜᱮ ᱢᱮᱱᱟᱜᱼᱟ ᱡᱟᱦᱟᱸ ᱞᱮᱠᱟ ᱯᱮ ᱧᱮᱞ ᱧᱟᱢᱮᱜᱼᱟ ᱱᱟᱦᱟᱜ ᱱᱚᱣᱟ ᱨᱮ ᱢᱮᱱᱟᱜᱼᱟ ᱫᱩᱞᱟᱨᱟᱢ ᱢᱟᱨᱟᱱᱰᱤ ᱢᱮᱱᱛᱮ ᱛᱚ ᱱᱚᱣᱟ ᱢᱟ ᱟᱵᱚ ᱚᱞᱪᱤᱠᱤ ᱟᱨ ᱤᱝᱞᱤᱥ ᱛᱮ ᱢᱮᱱᱟᱜᱼᱟ ᱛᱚᱵᱮ ᱦᱟᱱᱟ ᱫᱚ ᱱᱟᱦᱟᱜ ᱠᱷᱟᱹᱞᱤ ᱤᱝᱞᱤᱥ ᱛᱮᱜᱮ ᱢᱮᱱᱟᱜᱼᱟ ᱫᱩᱞᱟᱨᱟᱢ ᱢᱟᱨᱟᱱᱰᱤ ᱵᱞᱚᱜᱥ ᱢᱮᱱᱛᱮ ᱦᱮᱞᱟ ᱛᱚᱵᱮ ᱚᱱᱟ ᱨᱮ ᱛᱟᱵᱚᱱ ᱯᱩᱨᱟᱹ ᱵᱷᱤᱰᱤᱭᱳ ᱯᱮ ᱧᱮᱞ ᱫᱟᱲᱮᱭᱟᱜᱼᱟ ᱟᱨ ᱡᱟᱦᱟᱸᱭ ᱡᱟᱦᱟᱸᱭ ᱠᱚ ᱚᱞᱪᱤᱠᱤ ᱠᱤᱛᱟᱹᱵ ᱫᱚᱨᱠᱟᱨ ᱛᱚᱵᱮ ᱤᱧᱟᱹᱜ ᱤᱧ ᱥᱟᱞᱟᱜ ᱢᱟᱱᱮ ᱥᱟᱹᱜᱟᱹᱭ ᱫᱚᱦᱚᱭ ᱯᱮ ᱱᱟᱦᱟᱜ ᱜᱟᱯᱟ ᱡᱚᱦᱚᱜ ᱟᱨ ᱛᱤᱱ ᱨᱤᱧ ᱥᱮᱴᱮᱨᱚᱜ ᱠᱟᱱᱟ ᱱᱟᱦᱟᱜ ᱦᱳᱣᱟᱴᱥᱮᱯ ᱱᱚᱢᱵᱚᱨ ᱛᱟᱹᱧ ᱥᱮᱵᱽ ᱠᱟᱜ ᱯᱮ ᱟᱨ ᱢᱟᱱᱮ ᱟᱯᱰᱮᱴ ᱱᱟᱦᱟᱜ ᱥᱚᱵ ᱵᱮᱲᱮ ᱦᱤᱡᱩᱜᱼᱟ ᱥᱴᱳᱨᱤ ᱨᱮ ᱡᱟᱦᱟᱸ ᱠᱚ ᱢᱮᱱᱮᱜᱼᱟ ᱪᱮᱫ ᱠᱚ ᱞᱟᱹᱭᱟ ᱚᱱᱟ ᱫᱚ ᱦᱳᱣᱟᱴᱥᱮᱯ ᱥᱴᱳᱨᱤ ᱜᱮᱛᱚ ᱥᱴᱟᱴᱟᱥ ᱦᱚᱸ ᱥᱴᱟᱴᱟᱥ ᱚᱱᱟ ᱨᱮ ᱱᱟᱦᱟᱜ ᱛᱟᱦᱮᱱᱟ ᱚᱠᱟᱨᱮ ᱚᱠᱟᱨᱮ ᱥᱮᱴᱮᱨ ᱦᱩᱭᱩᱜ ᱠᱟᱱᱟ ᱟᱨ ᱫᱩᱠ ᱠᱟᱛᱷᱟ ᱫᱚ ᱱᱚᱣᱟᱧ ᱢᱮᱱᱟ ᱡᱮ ᱟᱨ ᱤᱧ ᱴᱷᱮᱱ ᱢᱟ ᱱᱟᱦᱟᱜ ᱯᱚᱭᱥᱟ ᱢᱟ ᱵᱟᱹᱱᱩᱜ ᱟᱹᱱᱤᱡ ᱡᱩᱫᱤ ᱚᱠᱚᱭ ᱠᱚ ᱫᱚᱨᱠᱟᱨᱚᱜ ᱠᱟᱱᱟ ᱯᱮ ᱠᱤᱛᱟᱹᱵ ᱟᱨ ᱡᱩᱫᱤ ᱚᱱᱟᱧ ᱧᱟᱢᱟ ᱟᱯᱮ ᱞᱟᱹᱭᱟᱹᱧ ᱯᱮ ᱱᱟᱦᱟᱜ ᱦᱳᱣᱟᱴᱥᱮᱯ ᱨᱮ ᱡᱮ ᱵᱟᱝᱟ ᱤᱧ ᱱᱚᱣᱟ ᱵᱚᱦᱤ ᱫᱚᱨᱠᱟᱨᱚᱜ ᱠᱟᱱᱟ ᱟᱨ ᱛᱤᱱᱟᱹᱜ ᱫᱟᱢᱟ ᱚᱱᱟ ᱚᱱᱩᱥᱟᱨ ᱤᱧ ᱞᱟᱹᱭ ᱟᱯᱮᱭᱟ ᱟᱨ ᱡᱩᱫᱤ ᱯᱮ ᱫᱟᱲᱮᱭᱟᱜᱼᱟ ᱯᱷᱳᱱ ᱯᱮ ᱟᱹᱧ ᱯᱮ ᱮᱠᱷᱟᱱᱤᱧ ᱟᱹᱜᱩ ᱟᱯᱮᱭᱟ ᱟᱨ ᱵᱟᱝᱠᱷᱟᱱ ᱱᱟᱦᱟᱜ ᱚᱱᱠᱟ ᱢᱟ ᱤᱧ ᱦᱚᱸ ᱵᱟᱹᱧ ᱫᱟᱲᱮᱭᱟᱜᱼᱟ ᱡᱮᱦᱮᱛᱩ ᱤᱧ ᱴᱷᱮᱱ ᱯᱚᱭᱥᱟ ᱵᱟᱹᱱᱩᱜ ᱟᱹᱱᱤᱡ ᱳᱠᱮ ᱛᱚᱵᱮ ᱱᱚᱣᱟ ᱜᱮ ᱱᱟᱦᱟᱜ ᱠᱷᱚᱵᱚᱨ ᱫᱚ ᱛᱟᱦᱮᱸ ᱠᱟᱱᱟ ᱚᱞᱪᱤᱠᱤ ᱠᱤᱛᱟᱹᱵ ᱡᱩᱫᱤ ᱚᱠᱚᱭ ᱫᱚᱨᱠᱟᱨᱚᱜᱼᱟᱭ ᱚᱠᱟ ᱞᱮᱠᱟᱱᱟᱜ ᱛᱚᱵᱮ ᱱᱟᱦᱟᱜ ᱦᱩᱭᱩᱜ ᱞᱟᱹᱜᱤᱫ ᱱᱟᱦᱟᱜ ᱚᱸᱰᱮ ᱟᱨ ᱚᱸᱰᱮ ᱢᱟ ᱱᱟᱦᱟᱜ ᱵᱚᱦᱤ ᱠᱚᱢᱟ ᱱᱟᱦᱟᱜ ᱠᱚ ᱟᱹᱜᱩᱭ ᱜᱮᱭᱟ ᱠᱤᱛᱟᱹᱵ ᱠᱚᱢᱟ ᱠᱚ ᱟᱹᱜᱩᱭ ᱜᱮᱭᱟ ᱛᱚᱵᱮ ᱡᱩᱫᱤ ᱟᱯᱮ ᱚᱠᱚᱭ ᱠᱚ ᱫᱚᱨᱠᱟᱨ ᱤᱧ ᱦᱩᱭᱩᱜ ᱠᱟᱹᱱᱟᱹᱧ ᱠᱮᱣᱡᱷᱚᱨ ᱳᱰᱤᱥᱟ ᱦᱮᱞᱟ ᱡᱩᱫᱤ ᱟᱯᱮ ᱱᱚᱣᱟ ᱠᱮᱣᱡᱷᱚᱨ ᱳᱰᱤᱥᱟ ᱵᱷᱤᱛᱨᱤ ᱠᱷᱚᱱ ᱚᱠᱚᱭ ᱠᱚᱯᱮ ᱧᱮᱞᱮᱫ ᱛᱟᱵᱚᱱᱟ ᱵᱷᱤᱰᱤᱭᱳ ᱟᱨ ᱡᱩᱫᱤ ᱟᱯᱮ ᱚᱞ ᱪᱤᱠᱤ ᱠᱤᱛᱟᱹᱵ ᱠᱚ ᱪᱮᱫ ᱠᱚ ᱫᱚᱨᱠᱟᱨ ᱮᱠᱷᱟᱱ ᱦᱳᱣᱟᱴᱥᱮᱯ ᱱᱚᱢᱵᱚᱨ ᱤᱧ ᱮᱢᱮᱜᱼᱟ ᱟᱨ ᱱᱚᱣᱟ ᱨᱮ ᱟᱯᱮ ᱞᱟᱹᱭᱟᱹᱧ ᱯᱮ ᱟᱨ ᱠᱚᱞ ᱛᱮᱢᱟ ᱱᱟᱦᱟᱜ ᱵᱟᱹᱧ ᱨᱚᱯᱚᱲ ᱫᱟᱲᱮᱭᱟᱯᱮᱭᱟ ᱠᱚᱞ ᱵᱟᱠᱷᱨᱟ ᱫᱚ ᱱᱟᱦᱟᱜ ᱚᱱᱟ ᱱᱚᱢᱵᱚᱨ ᱫᱚ ᱵᱟᱝ ᱠᱟᱱᱟ ᱠᱮᱵᱚᱞ ᱦᱳᱣᱟᱴᱥᱟᱯ ᱵᱟᱠᱷᱨᱟ ᱠᱟᱱᱟ ᱛᱚᱵᱮ ᱦᱳᱣᱟᱴᱥᱟᱯ ᱯᱮ ᱱᱟᱦᱟᱜ ᱟᱨ ᱚᱱᱟᱨᱮ ᱞᱟᱹᱭᱟᱹᱧ ᱯᱮ ᱪᱮᱫ ᱪᱮᱫ ᱠᱤᱛᱟᱹᱵ ᱫᱚᱨᱠᱟᱨ ᱟᱨ ᱜᱟᱯᱟ ᱡᱷᱚᱜ ᱤᱧ ᱱᱟᱦᱟᱜ ᱚᱱᱟᱧ ᱞᱟᱹᱭᱟᱯᱮ ᱟᱯᱰᱮᱴ ᱥᱮᱱ ᱠᱟᱛᱮ ᱟᱯᱮ ᱢᱟᱱᱮ ᱥᱚᱵ ᱵᱮᱲᱮ ᱦᱳᱣᱟᱴᱥᱟᱯ ᱪᱮᱠ ᱛᱟᱹᱧ ᱯᱮ ᱦᱮᱞᱟ ᱟᱨ ᱡᱩᱫᱤ ᱯᱮ ᱤᱭᱟᱹᱭᱮᱫ ᱠᱷᱟᱱ ᱱᱟᱦᱟᱜ ᱚᱠᱚᱭ ᱠᱚᱯᱮ ᱞᱟᱹᱭᱮᱫᱼᱟ ᱱᱟᱦᱟᱜ ᱦᱳᱣᱟᱴᱥᱟᱯ ᱨᱮ ᱵᱟᱠᱷᱟᱱ ᱢᱤᱫᱴᱤᱡ ᱜᱨᱩᱯ ᱱᱟᱦᱟᱜ ᱵᱮᱱᱟᱣ ᱦᱩᱭᱩᱜᱼᱟ ᱚᱱᱟ ᱜᱨᱩᱯ ᱨᱮ ᱱᱟᱦᱟᱜ ᱛᱟᱵᱚᱱ ᱧᱮᱞ ᱯᱮ ᱛᱚᱵᱮ ᱛᱮᱦᱮᱧᱟᱜ ᱵᱷᱤᱰᱤᱭᱳ ᱫᱚ ᱱᱟᱦᱟᱜ ᱚᱱᱠᱟ ᱜᱮ ᱛᱟᱦᱮᱱ ᱠᱟᱱᱟ ᱟᱨ ᱵᱤᱫᱟᱹᱧ ᱤᱫᱤᱭᱮᱫᱼᱟ ᱡᱚᱦᱟᱨ